ᱡᱚᱦᱟᱨ ᱮᱡᱩᱠᱮᱥᱚᱱ ᱚᱯᱷ ᱥᱟᱱᱛᱟᱞᱤ ᱪᱮᱱᱮᱞ ᱨᱮ ᱟᱯᱮ ᱠᱚ ᱥᱟᱹᱜᱩᱱ ᱫᱟᱨᱟᱢ ᱟᱨ ᱛᱮᱦᱮᱧᱟᱜ ᱵᱷᱤᱰᱤᱭᱳ ᱫᱚᱵᱚᱱ ᱧᱮᱞᱟ ᱟᱨ ᱵᱚᱱ ᱪᱮᱫᱚᱜᱼᱟ ᱩᱲᱤᱭᱟᱹ ᱚᱠᱷᱚᱨ ᱛᱮ ᱥᱟᱱᱛᱟᱲᱤ ᱚᱞᱚᱜ ᱩᱲᱤᱭᱟᱹ ᱛᱮ ᱚᱠᱟ ᱚᱞ ᱠᱚᱜᱼᱟ ᱚᱱᱟ ᱥᱟᱱᱛᱟᱲᱤ ᱛᱮᱵᱚᱱ ᱚᱞᱟ ᱵᱟᱝ ᱚᱠᱟ ᱩᱲᱤᱭᱟᱹ ᱛᱮ ᱚᱞ ᱠᱚᱜᱼᱟ ᱚᱱᱟ ᱥᱟᱱᱛᱟᱲᱤ ᱨᱮᱱᱟᱜ ᱪᱤᱠᱤ ᱵᱚᱱ ᱟᱹᱜᱩᱭᱟ ᱚᱱᱠᱟᱜᱮ ᱡᱟᱛᱠᱤ ᱟᱵᱚ ᱩᱲᱤᱭᱟᱹ ᱚᱞ ᱢᱮᱱᱟᱜᱼᱟ ᱚᱱᱟ ᱥᱟᱱᱛᱟᱲᱤ ᱛᱮ ᱚᱠᱟ ᱞᱮᱠᱟ ᱚᱞᱚᱜᱼᱟ ᱚᱱᱟ ᱜᱮᱵᱚᱱ ᱪᱮᱫᱚᱜᱼᱟ ᱢᱟ ᱛᱚᱵᱮ ᱵᱷᱤᱰᱤᱭᱳ ᱵᱚᱱ ᱮᱛᱚᱦᱚᱵ ᱞᱮᱜᱮ ᱛᱮᱦᱮᱧᱟᱜ ᱫᱚ ᱩᱰᱤᱭᱟ ᱢᱟᱛᱨᱟ ᱨᱚ ᱥᱟᱱᱛᱟᱲᱤ ᱨᱩᱯᱚ ᱢᱟᱱᱮ ᱩᱰᱤᱭᱟ ᱛᱮ ᱚᱠᱟ ᱚᱞ ᱠᱚᱜᱼᱟ ᱚᱱᱟ ᱥᱟᱱᱛᱟᱲᱤ ᱛᱮ ᱪᱮᱫ ᱦᱩᱭᱩᱜᱼᱟ ᱚᱱᱟᱜᱮ ᱛᱮᱦᱮᱧ ᱫᱚᱵᱚᱱ ᱚᱞᱟ ᱟᱨ ᱵᱚᱱ ᱯᱟᱲᱦᱟᱜᱼᱟ ᱱᱚᱰᱮ ᱚᱞ ᱟᱠᱟᱫᱼᱟᱭ ᱚᱠᱟᱨ ᱥᱚᱢᱟᱱ ᱚᱠᱟᱨ ᱥᱚᱢᱟᱱ ᱚ ᱚᱱᱠᱟᱜᱮ

ᱤᱱᱟᱹ ᱛᱟᱭᱱᱚᱢ ᱳ ᱠᱟᱨ ᱦᱟᱸᱜ ᱚᱠᱟ ᱚᱱᱟ ᱳ ᱠᱟᱨ ᱫᱚ ᱱᱚᱜᱼᱚᱭ ᱳ ᱠᱟᱨ ᱥᱚᱢᱟᱱ ᱳ ᱟᱣᱠᱟᱨ ᱥᱚᱢᱟᱱ ᱚ ᱟᱨ ᱣᱚ ᱚᱱᱟ ᱛᱮᱫᱚ ᱢᱩᱪᱟᱹᱫ ᱮᱱᱟ ᱱᱚᱰᱮ ᱵᱚᱱ ᱧᱮᱞᱟ ᱢᱚ ᱯᱷᱚᱲᱟ ᱢᱚ ᱯᱷᱚᱲᱟ ᱥᱚᱢᱟᱱ ᱚᱠᱟ ᱞᱮᱠᱟ ᱢᱚ ᱨᱮ ᱢᱚ ᱚᱞ ᱞᱮᱠᱷᱟᱱ ᱥᱟᱱᱛᱟᱲ ᱛᱮ ᱚᱠᱟ ᱞᱮᱠᱟ ᱢᱚ ᱚᱞᱚᱜᱼᱟ ᱚᱱᱠᱟ ᱟᱫᱚ ᱱᱚᱰᱮ ᱫᱚ ᱦᱟᱸᱜ ᱱᱚᱜᱼᱚᱭ ᱚᱞ ᱟᱠᱟᱜᱼᱟ ᱠᱚ

ᱚᱝ ᱵᱚᱱ ᱢᱮᱛᱟᱜ ᱠᱟᱱᱟ ᱚᱝ ᱵᱤᱥᱚᱨ ᱜᱷᱚᱨ ᱫᱚ ᱚ ᱪᱚᱱᱫᱨᱚ ᱵᱤᱸᱫᱨᱩ ᱫᱚ ᱚᱱᱟ ᱫᱚ ᱤᱱᱟᱹ ᱛᱟᱭᱱᱚᱢ ᱟᱫᱚ ᱟᱫᱚ ᱨᱮᱯ ᱛᱷᱚᱲᱟ ᱚᱠᱚᱭ ᱮᱢ ᱠᱟᱜᱼᱟ ᱱᱚᱣᱟ ᱫᱚ ᱤᱨ ᱛᱮ ᱜᱟᱱᱚᱜ ᱠᱟᱱ ᱛᱟᱵᱚᱱᱟ ᱟᱫᱚ ᱨᱮᱯ ᱯᱷᱚᱲᱟ